ᱤᱧ ᱥᱩᱢᱩᱝ ᱫᱚ ᱵᱟᱝᱟ ᱟᱨᱦᱚᱸ ᱟᱹᱰᱤ ᱜᱟᱱ ᱟᱭᱢᱟ ᱦᱚᱲ ᱠᱚ ᱥᱟᱨᱦᱟᱣ ᱵᱮᱱᱟ ᱟᱹᱵᱤᱱ ᱛᱮ ᱡᱩᱫᱤ ᱟᱹᱵᱤᱱ ᱜᱮᱵᱤᱱ ᱱᱚᱜᱼᱚ ᱱᱚᱝᱠᱟ ᱵᱟᱲᱟᱜ ᱠᱟᱱᱟ ᱟᱨ ᱠᱚᱲᱟ ᱪᱮᱫ ᱠᱚ ᱪᱤᱠᱟᱹᱭᱟ ᱯᱩᱭᱞᱩ ᱨᱮ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱡᱤ ᱮᱠᱥ ᱴᱩ ᱮᱠᱥ ᱪᱮᱱᱮᱞ ᱯᱟᱦᱴᱟ ᱠᱷᱚᱱ ᱟᱨ ᱢᱤᱫᱴᱟᱝ ᱱᱟᱣᱟ ᱵᱷᱤᱰᱤᱭᱳ ᱨᱮ ᱢᱤᱫᱴᱟᱝ ᱱᱚᱝᱠᱟᱱ ᱥᱟᱱᱟᱢ ᱤᱱᱴᱟᱨᱮᱥᱴ ᱵᱷᱤᱰᱤᱭᱳ ᱟᱹᱜᱩ ᱠᱟᱛᱮᱧ ᱦᱮᱡ ᱟᱠᱟᱱ ᱛᱟᱵᱚᱱᱟ ᱡᱟᱦᱟᱸ ᱟᱯᱮ ᱦᱚᱸᱯᱮ ᱧᱮᱞ ᱞᱮᱠᱷᱟᱱ ᱟᱯᱮᱭᱟᱜ ᱦᱚᱸ ᱞᱚᱞᱚ ᱩᱛᱟᱹᱨᱚᱜ ᱛᱟᱯᱮᱭᱟ ᱡᱟᱦᱟᱱᱟᱜ ᱫᱚ ᱵᱟᱝ ᱞᱚᱞᱚᱜ ᱛᱟᱯᱮᱭᱟ ᱵᱚᱭᱦᱟ ᱢᱟᱭᱟᱢ ᱞᱚᱞᱚᱜ ᱛᱟᱯᱮᱭᱟ

ᱠᱟᱬᱟ ᱪᱩᱫᱫᱟ ᱪᱩᱯᱤᱭᱟ ᱪᱩᱫᱫᱟ ᱟᱢᱟᱜ ᱫᱷᱟᱲᱟ ᱜᱮᱛᱟᱢ ᱜᱷᱟᱸᱡᱮᱲ ᱜᱮ ᱠᱷᱤᱡᱩᱨ ᱥᱟᱠᱟᱢ ᱦᱮᱲ ᱠᱟᱛᱮ ᱫᱚ ᱪᱤ ᱟᱹᱞᱤᱧ ᱫᱚ ᱫᱮ ᱱᱩᱜ ᱱᱩᱠᱤᱱ ᱠᱩᱲᱤ ᱯᱮ ᱧᱮᱞᱮᱫ ᱠᱤᱱ ᱛᱟᱵᱚᱱᱟ ᱵᱚᱭᱦᱟ ᱱᱩᱠᱤᱱᱟᱜ ᱵᱚᱭᱮᱥ ᱟᱯᱮ ᱯᱮ ᱴᱷᱤᱠᱟᱹ ᱫᱟᱲᱮᱭᱟᱜ ᱠᱟᱱ ᱜᱮᱭᱟ ᱛᱤᱱᱟᱹᱝ ᱠᱟᱛᱮ ᱛᱤᱱᱟᱹᱝ ᱜᱟᱱ ᱟᱹᱠᱤᱱᱟᱜ ᱩᱢᱮᱨ ᱦᱩᱭᱩᱜ ᱛᱟᱹᱠᱤᱱᱟ ᱟᱨ ᱱᱚᱜᱼᱚ ᱱᱚᱝᱠᱟᱱ ᱩᱢᱮᱨ ᱨᱮ ᱡᱩᱫᱤ ᱛᱮᱦᱮᱧ ᱟᱵᱚ ᱱᱚᱝᱠᱟ ᱵᱚᱱ ᱵᱮᱱᱟᱣᱟ ᱮᱱᱠᱷᱟᱱ ᱱᱩᱠᱤᱱᱟᱜ ᱵᱷᱚᱵᱤᱥᱥᱚᱛ ᱪᱮᱫ ᱪᱤᱠᱟᱹᱜᱼᱟ ᱟᱹᱰᱤ ᱟᱹᱵᱤᱱ ᱵᱮᱥ ᱵᱮᱥ ᱞᱤᱧ ᱢᱟᱱᱟ ᱠᱟᱵᱤᱱ ᱠᱟᱱᱟ ᱛᱮᱦᱮᱧ ᱞᱮᱠᱟᱱ ᱫᱤᱱ ᱨᱮ ᱟᱵᱤᱱ ᱡᱩᱫᱤ ᱵᱤᱱ ᱱᱚᱝᱠᱟ ᱵᱟᱲᱟᱜ ᱠᱷᱟᱱ ᱠᱚᱲᱟ ᱫᱚ ᱱᱟᱦᱟᱜ ᱵᱟᱝᱠᱚ ᱟᱲᱟᱜ ᱵᱤᱱᱟ ᱪᱮᱫᱟᱜ ᱥᱮ ᱟᱵᱤᱱ ᱛᱮ ᱟᱵᱤᱱᱟᱜ ᱡᱤᱱᱤᱥ ᱵᱤᱱ ᱰᱷᱤᱞᱟᱹᱣ ᱵᱟᱲᱟᱭᱮᱫ ᱛᱟᱵᱤᱱᱟ ᱟᱨ ᱠᱚᱲᱟ ᱫᱚ ᱱᱟᱦᱟᱜ ᱪᱮᱫ ᱧᱮᱞ ᱠᱟᱛᱮ ᱵᱟᱹᱜᱤ ᱦᱚᱴᱚ ᱟᱢᱟ ᱟᱵᱤᱱ ᱡᱟᱦᱟᱸ ᱛᱤᱱᱟᱹᱜ ᱠᱚᱵᱤᱱ ᱢᱮᱱᱮᱜᱼᱟ ᱥᱮ ᱟᱨ ᱡᱟᱦᱟᱸ ᱛᱤᱱᱟᱹᱜ ᱡᱟᱦᱟᱸ ᱞᱮᱠᱟ ᱵᱤᱱ ᱠᱟᱹᱢᱤ ᱠᱟᱱᱟ ᱥᱮ ᱟᱵᱤᱱ ᱫᱚ ᱪᱮᱫ ᱵᱤᱱ ᱢᱚᱱᱮᱭᱮᱜᱼᱟ ᱟᱯᱮ ᱚᱲᱟᱜ ᱨᱮᱱ ᱟᱭᱳ ᱵᱟᱵᱟ ᱥᱮ ᱟᱯᱮ ᱚᱲᱟᱜ ᱨᱮᱱ ᱵᱚᱭᱦᱟ ᱢᱤᱥᱨᱟ ᱥᱮ ᱵᱚᱭᱦᱟ ᱫᱟᱫᱟ ᱦᱤᱞᱤ ᱠᱚᱫᱚ ᱵᱟᱝᱠᱚ ᱧᱮᱞᱮᱫ ᱛᱟᱵᱤᱱᱟ ᱟᱵᱤᱱ ᱫᱚ ᱦᱩᱱᱟᱹᱝ ᱤᱧ ᱞᱮᱠᱟᱱᱤᱡ ᱴᱷᱮᱱᱮ ᱯᱟᱲᱟᱣ ᱞᱮᱱ ᱟᱹᱵᱤᱱ ᱫᱚ ᱵᱟᱱᱟ ᱦᱚᱲ ᱩᱱᱠᱩ ᱵᱮᱸᱜᱟᱲ ᱜᱚᱰᱟ ᱨᱮ ᱵᱩᱥᱩᱵ ᱨᱮ ᱵᱮᱱᱟᱣ ᱠᱟᱛᱮᱫ ᱯᱟᱹᱪᱷᱞᱟᱹ ᱨᱮᱠᱚ ᱠᱟᱰᱮᱡ ᱟᱠᱚ ᱠᱟᱛᱮᱫ ᱡᱮ ᱯᱚᱨᱤ ᱠᱚ ᱵᱤᱫ ᱠᱟᱠᱚᱣᱟ ᱥᱮ ᱟᱹᱵᱤᱱ ᱫᱚ ᱚᱱᱠᱟ ᱦᱩᱱᱟᱹᱝ ᱯᱮ ᱧᱮᱞᱮᱫ ᱜᱮᱛᱟ ᱵᱚᱱᱟ ᱱᱩᱠᱤᱱ ᱪᱮᱫ ᱞᱮᱠᱟ ᱠᱤᱱ ᱠᱟᱹᱢᱤ ᱠᱟᱱᱟ ᱟᱨ ᱱᱤᱭᱟᱹ ᱯᱚᱨᱮ ᱡᱩᱫᱤ ᱠᱩᱲᱤ ᱦᱚᱯᱚᱱ ᱪᱮᱛᱟᱱ ᱨᱮ ᱨᱮᱯ ᱠᱚ ᱢᱚᱨᱰᱚᱨ ᱠᱚ ᱡᱟᱦᱟᱸ ᱦᱩᱭᱩᱜ ᱠᱟᱱᱟ ᱩᱱ ᱡᱚᱠᱷᱟᱡ ᱫᱚ ᱟᱫᱚ ᱪᱮᱫ ᱵᱚᱱ ᱪᱤᱠᱟᱹᱭᱟ ᱵᱚᱱ ᱢᱮᱱᱟ ᱠᱩᱲᱤᱭᱟᱜ ᱠᱩᱲᱤᱭᱟᱜ ᱫᱚ ᱢᱟᱱᱮ ᱠᱩᱲᱤ ᱦᱚᱯᱚᱱ ᱫᱚ ᱥᱩᱨᱚᱠᱠᱷᱟ ᱜᱮ ᱵᱟᱹᱱᱩᱜ ᱠᱩᱲᱤ ᱦᱚᱯᱚᱱ ᱫᱚ ᱥᱩᱨᱚᱠᱠᱷᱟ ᱜᱮ ᱵᱟᱠᱚ ᱧᱟᱢᱮᱫ ᱠᱚ ᱟᱨᱮ ᱵᱚᱭᱦᱟ ᱥᱩᱨᱚᱠᱠᱷᱟ ᱫᱚᱠᱚ ᱧᱟᱢᱟ ᱚᱠᱟᱨᱮ ᱛᱮᱦᱮᱧ ᱠᱩᱲᱤ ᱦᱚᱯᱚᱱ ᱟᱠᱚ ᱛᱮ ᱚᱱᱟ ᱟᱠᱚᱣᱟᱜ ᱥᱩᱨᱚᱠᱠᱷᱟ ᱢᱟᱠᱚ ᱨᱟᱹᱯᱩᱫ ᱟᱠᱟᱫ ᱛᱟᱠᱚᱣᱟ ᱱᱚᱜᱼᱚ ᱱᱚᱝᱠᱟ ᱵᱟᱲᱟᱜ ᱠᱟᱱᱟ ᱠᱚ ᱤᱱᱥᱴᱟᱜᱨᱟᱢ ᱨᱮ ᱯᱷᱮᱥᱵᱩᱠ ᱨᱮ ᱤᱭᱩᱴᱩᱵᱽ ᱨᱮ ᱟᱨ ᱠᱚᱲᱟ ᱪᱮᱫ ᱵᱟᱠᱚ ᱪᱤᱠᱟᱹᱜᱼᱟ ᱱᱚᱣᱟ ᱠᱚ ᱧᱮᱞ ᱛᱮᱜᱮ ᱛᱚ ᱠᱚᱲᱟ ᱢᱟ ᱛᱟᱹᱦᱩ ᱠᱚ ᱨᱟᱹᱜᱤᱜ ᱠᱟᱱ ᱱᱚᱣᱟ ᱠᱚ ᱧᱮᱞ ᱛᱮᱜᱮ ᱛᱚ ᱠᱚᱲᱟ ᱦᱚᱯᱚᱱ ᱢᱟ ᱛᱟᱹᱦᱩ ᱠᱚ ᱨᱟᱹᱜᱤᱜ ᱠᱟᱱ ᱥᱮ ᱛᱩᱞᱩᱜ ᱠᱟᱱ ᱛᱟᱠᱚᱣᱟ ᱢᱮᱱ ᱫᱚ ᱵᱚᱦᱚᱜ ᱩᱵ ᱛᱩᱞᱩᱜ ᱠᱟᱱ ᱛᱟᱠᱚᱣᱟ ᱵᱚᱭᱦᱟ ᱜᱟᱛᱮ ᱠᱚ ᱱᱚᱣᱟ ᱵᱷᱤᱰᱤᱭᱳ ᱫᱚ ᱱᱟᱦᱟᱜ ᱜᱚᱴᱟ ᱜᱮ ᱵᱷᱟᱭᱨᱟᱞ ᱟᱹᱪᱩᱨᱚᱜ ᱠᱟᱱᱟ ᱡᱟᱦᱟᱸᱭ ᱤᱱᱥᱴᱟᱜᱨᱟᱢ ᱯᱷᱮᱥᱵᱩᱠ ᱤᱭᱩᱴᱩᱵᱽ ᱱᱚᱣᱟ ᱠᱚᱨᱮ ᱜᱚᱴᱟ ᱜᱮ ᱵᱷᱟᱭᱨᱟᱞ ᱩᱪᱩᱨᱚᱜ ᱠᱟᱱᱟ ᱟᱨ ᱱᱚᱣᱟ ᱫᱚ ᱚᱱᱟ ᱠᱷᱟᱹᱛᱤᱨ ᱜᱮ ᱱᱟᱜ ᱠᱟᱹᱴᱤᱡ ᱤᱧ ᱥᱟᱵ ᱟᱹᱜᱩ ᱟᱠᱟᱫ ᱛᱟᱵᱚᱱ ᱛᱮ ᱟᱯᱮ ᱠᱚ ᱠᱟᱹᱴᱤᱡ ᱤᱧ ᱥᱮᱭᱟᱨ ᱟᱯᱮ ᱠᱟᱱᱟ ᱱᱚᱣᱟ ᱵᱷᱤᱰᱭᱳ ᱢᱟᱵᱚᱱ ᱧᱮᱞ ᱠᱮᱫ ᱜᱮᱭᱟ ᱵᱚᱱ ᱫᱮᱞᱟ ᱵᱚᱱ ᱟᱨ ᱢᱤᱫᱴᱟᱹᱝ ᱵᱷᱤᱰᱭᱳ ᱱᱚᱝᱠᱟᱱᱟᱜ ᱤᱧ ᱫᱮᱠᱷᱟᱣ ᱟᱯᱮ ᱠᱟᱱᱟ ᱡᱟᱦᱟᱸ ᱫᱚ ᱱᱟᱜ ᱚᱱᱟ ᱧᱮᱞ ᱛᱮ ᱛᱟᱹᱦᱩ ᱟᱯᱮ ᱫᱚ ᱨᱤᱭᱮᱠᱥᱚᱱ ᱩᱛᱟᱹᱨᱚᱜ ᱛᱟᱯᱮᱭᱟ ᱪᱷᱤ ᱪᱷᱤ ᱪᱷᱤ ᱪᱷᱤ ᱱᱚᱣᱟ ᱦᱟᱺᱰᱤ ᱯᱟᱹᱣᱨᱟᱹ ᱧᱩ ᱨᱮᱱᱟᱜ ᱡᱟᱵᱟᱱᱟ ᱦᱟᱺᱰᱤ ᱯᱟᱹᱣᱨᱟᱹ ᱛᱮ ᱧᱩ ᱠᱟᱛᱮᱢ ᱱᱤᱥᱟᱹᱜ ᱵᱟᱝ ᱛᱟᱦᱮᱱ ᱛᱟᱢᱟ ᱫᱤᱥᱟᱹ ᱛᱮᱦᱮᱧ ᱢᱤᱫᱴᱟᱹᱝ ᱦᱟᱲᱟᱢ ᱵᱟᱵᱟ ᱦᱚᱸ ᱵᱟᱭ ᱵᱟᱛᱟᱣᱮᱫᱼᱟ ᱱᱩᱭ ᱠᱩᱲᱤ ᱪᱮᱛᱟᱱ ᱨᱮ ᱱᱟᱦᱟᱪᱟᱨ ᱠᱟᱹᱢᱤ ᱞᱟᱹᱜᱤᱫ ᱟᱡᱟᱜ ᱧᱮᱞᱮ ᱠᱟᱱ ᱜᱮᱭᱟᱯᱮ ᱟᱡᱟᱜ ᱯᱨᱟᱭᱵᱷᱮᱴ ᱯᱟᱨᱴ ᱠᱚᱨᱮ ᱚᱠᱟ ᱞᱮᱠᱟᱭ ᱪᱟᱹᱯᱩᱭᱮ ᱠᱟᱱᱟ ᱢᱮᱱᱠᱷᱟᱱ ᱱᱩᱭ ᱠᱩᱲᱤ ᱜᱤᱫᱽᱨᱟᱹ ᱞᱟᱡᱟᱣ ᱥᱚᱨᱚᱢ ᱦᱚᱸ ᱵᱟᱹᱱᱩᱜ ᱛᱟᱭᱟ ᱦᱟᱺᱰᱤ ᱯᱟᱹᱣᱨᱟᱹ ᱧᱩ ᱠᱟᱛᱮ ᱦᱟᱸᱰᱮ ᱱᱟᱸᱰᱮ ᱦᱟᱲᱟᱢ ᱦᱚᱸ ᱦᱟᱲᱟᱢ ᱵᱟᱭ ᱪᱤᱱᱦᱟᱹᱣ ᱞᱮᱫ ᱠᱚᱣᱟ ᱞᱟᱥᱴ ᱢᱩᱢᱮᱱᱴ ᱨᱮ ᱛᱮᱦᱮᱧ ᱦᱟᱲᱟᱢ ᱥᱟᱞᱟᱜ ᱦᱚᱸ ᱟᱡᱟᱜ ᱨᱟᱹᱥᱠᱟᱹ ᱢᱮᱴᱟᱣ ᱥᱟᱱᱟ ᱠᱮᱫᱮᱭᱟ ᱪᱤᱠᱟᱹᱭᱟᱢ ᱦᱟᱺᱰᱤ ᱯᱟᱹᱣᱨᱟᱹ ᱧᱩ ᱱᱤᱥᱟᱹ ᱚᱱᱟᱛᱮ ᱵᱟᱝ ᱛᱟᱦᱮᱱᱟ ᱫᱤᱥᱟᱹ ᱥᱟᱹᱨᱤᱜᱮ ᱵᱚᱭᱦᱟ ᱠᱚ ᱱᱚᱜᱼᱚ ᱱᱚᱝᱠᱟᱱ ᱠᱷᱟᱹᱛᱤᱨ ᱜᱮ ᱛᱮᱦᱮᱧ ᱟᱵᱚ ᱠᱩᱲᱤ ᱦᱚᱯᱚᱱ ᱟᱵᱚ ᱥᱟᱱᱛᱟᱲ ᱥᱚᱢᱟᱡᱽ ᱨᱮᱱ ᱠᱩᱲᱤ ᱦᱚᱯᱚᱱ ᱫᱚ ᱛᱟᱹᱦᱩ ᱠᱚ ᱰᱟᱢᱟᱰᱳᱞ ᱪᱟᱵᱟᱭᱮᱱᱟ ᱥᱮ ᱛᱟᱹᱦᱩ ᱩᱛᱟᱹᱨ ᱠᱚ ᱠᱷᱟᱨᱟᱯ ᱪᱟᱵᱟᱭᱮᱱᱟ ᱟᱨ ᱥᱩᱨᱚᱠᱠᱷᱟ ᱠᱚ ᱧᱟᱢᱟ ᱚᱠᱟᱨᱮ ᱟᱠᱚᱣᱟᱜ ᱥᱩᱨᱚᱠᱠᱷᱟ ᱟᱠᱚ ᱛᱮᱠᱚ ᱨᱟᱹᱯᱩᱫ ᱟᱠᱟᱫ ᱛᱟᱠᱚᱣᱟ ᱟᱨ ᱱᱚᱜᱼᱚ ᱱᱚᱝᱠᱟᱢ ᱰᱷᱤᱞᱟᱹ ᱥᱤᱭᱟᱹ ᱵᱟᱲᱟᱜ ᱛᱮᱫᱚ ᱟᱨ ᱚᱠᱚᱭᱮ ᱵᱟᱹᱜᱤ ᱦᱚᱴᱚ ᱟᱢᱟ ᱢᱟᱥᱮ ᱟᱯᱱᱟᱨ ᱦᱚᱸ ᱡᱩᱫᱤ ᱚᱱᱠᱟᱱ ᱚᱠᱛᱚᱢ ᱧᱟᱢᱟ ᱢᱮᱱᱠᱷᱟᱱ ᱥᱮ ᱥᱟᱹᱨᱤ ᱩᱛᱟᱹᱨ ᱜᱮ ᱵᱚᱭᱦᱟ ᱱᱚᱝᱠᱟᱱ ᱚᱠᱛᱚ ᱫᱚ ᱡᱟᱦᱟᱸ ᱛᱤᱥ ᱧᱟᱢᱚᱜ ᱠᱷᱟᱱ ᱫᱚ ᱵᱟᱝ ᱟᱲᱟᱜ ᱥᱟᱱᱟ ᱢᱮᱜᱮᱭᱟ ᱚᱱᱟ ᱠᱷᱟᱹᱛᱤᱨ ᱜᱮ ᱥᱟᱱᱟᱢ ᱦᱚᱲ ᱠᱚᱧ ᱢᱮᱛᱟ ᱯᱮ ᱛᱟᱵᱚᱱᱟ ᱥᱚᱪᱮᱛᱚᱱ ᱰᱟᱦᱟᱨ ᱛᱮ ᱦᱤᱡᱩᱜ ᱛᱟᱵᱚᱱ ᱯᱮ ᱥᱟᱱᱟᱢ ᱦᱚᱲ ᱠᱚ ᱥᱚᱪᱮᱛᱚᱱᱚᱜ ᱯᱮ ᱡᱮᱢᱚᱱ ᱚᱱᱟ ᱵᱟᱹᱲᱤᱡ ᱰᱟᱦᱟᱨ ᱠᱷᱚᱱ ᱥᱟᱦᱟᱨᱮ ᱛᱟᱦᱮᱱ ᱛᱟᱵᱚᱱ ᱯᱮ ᱡᱟᱦᱟᱸ ᱞᱮᱠᱟᱨᱮ ᱵᱮᱥ ᱰᱟᱦᱟᱨ ᱵᱚᱱ ᱟᱯᱱᱟᱨ ᱫᱟᱲᱮᱭᱟᱜ ᱚᱱᱠᱟ ᱞᱮᱠᱟ ᱡᱮᱢᱚᱱ ᱵᱚᱱ ᱠᱩᱨᱩᱢᱩᱴᱩᱭ ᱢᱟ ᱟᱨ ᱱᱚᱜᱼᱚ ᱱᱚᱝᱠᱟᱱ ᱡᱩᱫᱤ ᱟᱢ ᱰᱷᱤᱞᱟᱹᱥᱤᱭᱟᱹ ᱵᱟᱲᱟᱜ ᱟᱢ ᱦᱟᱺᱰᱤ ᱯᱟᱹᱣᱨᱟᱹ ᱧᱩ ᱠᱟᱛᱮ ᱠᱩᱲᱤ ᱦᱚᱯᱚᱱ ᱢᱤᱫᱴᱟᱹᱝ ᱦᱟᱸᱰᱮ ᱱᱟᱰᱮᱢ ᱜᱩᱲᱫᱟᱹᱣ ᱜᱩᱲᱫᱤ ᱵᱟᱲᱟᱜᱼᱟ ᱮᱱᱠᱷᱟᱱ ᱫᱚ ᱱᱚᱜᱼᱚ ᱱᱚᱝᱠᱟ ᱱᱟᱜ ᱦᱟᱲᱟᱢ ᱦᱚᱸ ᱦᱟᱲᱟᱢ ᱵᱟᱭ ᱵᱟᱛᱟᱣᱟ ᱦᱟᱲᱟᱢ ᱦᱚᱸ ᱦᱟᱲᱟᱢ ᱚᱱᱟᱨᱮ ᱠᱷᱟᱸᱡᱚᱜ ᱥᱟᱱᱟᱭᱮᱭᱟ ᱡᱟᱦᱟᱸ ᱵᱟᱠᱚ ᱞᱟᱹᱭᱟ ᱥᱮ ᱴᱟᱠᱟ ᱞᱳᱵᱷ ᱦᱚᱸ ᱦᱟᱹᱠᱩ ᱞᱳᱵᱷ ᱦᱚᱸ ᱟᱨ ᱠᱩᱲᱤ ᱞᱳᱵᱷ ᱦᱚᱸ ᱱᱚᱣᱟ ᱫᱚ ᱵᱚᱭᱦᱟ ᱛᱤᱥ ᱦᱚᱸ ᱵᱟᱝ ᱥᱟᱸᱵᱽᱲᱟᱜᱼᱟ ᱴᱷᱤᱠ ᱛᱮᱦᱮᱧ ᱚᱱᱠᱟ ᱜᱮ ᱱᱩᱭ ᱦᱟᱲᱟᱢ ᱛᱮᱦᱮᱧ ᱥᱩᱡᱳᱜᱽ ᱮ ᱧᱟᱢ ᱠᱟᱜᱼᱟ ᱚᱱᱟ ᱠᱷᱟᱹᱛᱤᱨ ᱜᱮ ᱛᱮᱦᱮᱧ ᱱᱩᱭ ᱦᱚᱸ ᱵᱟᱝ ᱵᱟᱹᱜᱤ ᱥᱟᱱᱟ ᱟᱠᱟᱫᱮᱭᱟ ᱛᱚ ᱵᱚᱭᱦᱟ ᱠᱚ ᱱᱚᱣᱟ ᱵᱷᱤᱰᱭᱳ ᱫᱚ ᱦᱟᱸᱜ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱱᱚᱣᱟ ᱠᱚ ᱧᱮᱞ ᱠᱟᱛᱮᱫ ᱟᱯᱮ ᱪᱮᱫ ᱞᱮᱠᱟ ᱯᱮ ᱢᱚᱱᱮ ᱠᱮᱫ ᱛᱟᱵᱚᱱᱟ ᱥᱮ ᱪᱮᱫ ᱞᱮᱠᱟ ᱯᱮ ᱵᱩᱡᱷᱟᱹᱣ ᱠᱮᱜᱼᱟ ᱱᱤᱦᱟᱹᱛ ᱜᱮ ᱱᱚᱣᱟ ᱤᱧᱟᱹᱜ ᱠᱚᱢᱮᱱᱴ ᱛᱟᱞᱟ ᱛᱮᱯᱮ ᱥᱚᱫᱚᱨᱟᱹᱧ ᱛᱟᱵᱚᱱᱟ ᱢᱟ ᱮᱱᱠᱷᱟᱱ ᱱᱚᱣᱟ ᱵᱷᱤᱰᱭᱳ ᱱᱚᱰᱮ ᱜᱤᱧ ᱢᱩᱪᱟᱹᱫ ᱠᱟᱜ ᱠᱟᱱᱟ ᱥᱟᱱᱟᱢ ᱠᱚ ᱤᱧ ᱯᱟᱦᱴᱟ ᱠᱷᱚᱱ ᱢᱩᱪᱟᱹᱫ ᱜᱚᱰ ᱟᱨ ᱡᱚᱦᱟᱨ